ᱛᱮᱦᱤᱧ ᱫᱚ ᱜᱮᱰᱮ ᱠᱚᱣᱟᱜ ᱨᱩᱣᱟᱹ ᱵᱟᱵᱚᱫ ᱵᱚᱱ ᱜᱟᱞᱢᱟᱨᱟᱣᱟ᱾ ᱜᱮᱰᱮ ᱫᱚ ᱮᱴᱟᱜ ᱪᱮᱬᱮ ᱠᱚ ᱞᱮᱠᱟ, ᱟᱥᱚᱠᱟᱭᱛᱮ ᱥᱤᱢ ᱞᱮᱠᱟ ᱱᱟᱱᱟ ᱦᱩᱱᱟᱹᱨ ᱨᱩᱣᱟᱹ ᱫᱚ ᱵᱟᱹᱱᱩᱜ ᱛᱟᱠᱚᱣᱟ᱾ ᱜᱮᱰᱮ ᱟᱹᱥᱩᱞ ᱠᱚᱨᱮ ᱫᱚ ᱫᱤᱥᱟᱹ ᱫᱚᱦᱚ ᱞᱮᱠᱟᱱ ᱨᱩᱣᱟᱹ ᱫᱚ ᱠᱚᱢ ᱜᱮᱭᱟ᱾ ᱟᱫᱚ ᱚᱱᱟ ᱠᱚ ᱢᱩᱫᱽ ᱨᱮ ᱟᱥᱚᱞ ᱟᱥᱚᱞ ᱨᱩᱣᱟᱹ ᱠᱚᱫᱚ ᱦᱩᱭᱩᱜ ᱠᱟᱱᱟ ᱰᱟᱠ ᱯᱞᱮᱜᱽ ᱰᱟᱠ ᱠᱚᱞᱮᱨᱟ ᱟᱨ ᱟᱯᱷᱞᱟᱴᱚᱠᱥᱤᱠᱳᱥᱤᱥ ᱫᱮᱞᱟ ᱱᱤᱛᱚᱜ ᱫᱚ ᱱᱚᱣᱟ ᱠᱚ ᱨᱩᱣᱟᱹ ᱵᱟᱵᱚᱫ ᱠᱷᱟᱴᱚ ᱛᱮᱵᱚᱱ ᱜᱟᱞᱢᱟᱨᱟᱣ ᱠᱟᱜ ᱜᱮ ᱯᱟᱹᱦᱤᱞ ᱫᱚᱵᱚᱱ ᱜᱟᱞᱢᱟᱨᱟᱣᱟ ᱰᱟᱠ ᱯᱞᱮᱠ ᱨᱩᱣᱟᱹ ᱵᱟᱵᱚᱫ ᱰᱟᱠ ᱯᱞᱮᱠ ᱨᱩᱣᱟᱹ ᱫᱚ ᱜᱮᱰᱮ ᱠᱚ ᱞᱟᱹᱜᱤᱫ ᱟᱹᱰᱤ ᱵᱚᱛᱚᱨᱟᱱ ᱨᱩᱣᱟᱹ ᱠᱟᱱᱟ ᱱᱚᱣᱟ ᱫᱚ ᱵᱷᱟᱭᱨᱟᱥ ᱦᱚᱛᱮᱛᱮ ᱦᱩᱭᱩᱜ ᱠᱟᱱ ᱨᱩᱣᱟᱹ ᱠᱟᱱᱟ ᱱᱚᱣᱟ ᱨᱩᱣᱟᱹ ᱫᱚ ᱦᱟᱨᱯᱷᱮᱥ ᱵᱷᱤᱨᱤᱰᱟᱭ ᱜᱨᱩᱯ ᱨᱮᱱ ᱢᱟᱞᱴᱤ ᱵᱷᱟᱭᱨᱟᱥ ᱦᱚᱛᱮᱛᱮ ᱦᱩᱭᱩᱜ ᱠᱟᱱᱟ ᱜᱮᱰᱮ ᱟᱹᱥᱩᱞ ᱦᱚᱲ ᱞᱟᱹᱜᱤᱫ ᱰᱟᱠ ᱯᱞᱮᱴ ᱫᱚ ᱵᱟᱹᱲᱤᱡ ᱠᱩᱠᱢᱩ ᱞᱮᱠᱟᱜᱮ ᱱᱚᱣᱟ ᱨᱩᱣᱟᱹ ᱫᱚ ᱵᱚᱪᱷᱚᱨ ᱨᱮᱭᱟᱜ ᱥᱟᱱᱟᱢ ᱚᱠᱛᱮ ᱜᱮ ᱥᱟᱱᱟᱢ ᱩᱢᱟᱹᱨ ᱨᱮᱱ ᱜᱮᱰᱮ ᱠᱚᱜᱮ ᱧᱟᱢᱮᱫ ᱠᱚᱣᱟ ᱱᱚᱣᱟ ᱨᱩᱣᱟᱹ ᱛᱮ ᱡᱟᱹᱵᱩᱱ ᱟᱠᱟᱱ ᱜᱮᱰᱮ ᱢᱩᱫᱽᱨᱮ ᱵᱟᱧᱪᱟᱜ ᱟᱥᱟ ᱫᱚ ᱟᱹᱰᱤ ᱠᱚᱢ ᱜᱮᱭᱟ ᱱᱚᱣᱟ ᱨᱩᱣᱟᱹ ᱫᱚ ᱟᱹᱰᱤ ᱩᱥᱟᱹᱨᱟ ᱢᱤᱫ ᱜᱮᱰᱮ ᱠᱷᱚᱱ ᱮᱴᱟᱜ ᱜᱮᱰᱮ ᱨᱮ ᱯᱟᱥᱱᱟᱣ ᱠᱟᱱᱟ ᱚᱱᱟᱛᱮ ᱨᱩᱣᱟᱹ ᱧᱟᱢᱮᱫ ᱠᱚ ᱜᱮᱰᱮ ᱫᱚ ᱟᱹᱰᱤ ᱩᱥᱟᱹᱨᱟ ᱮᱴᱟᱜ ᱠᱚ ᱠᱷᱚᱱ ᱵᱷᱮᱜᱟᱨ ᱠᱚ ᱦᱩᱭᱩᱜᱼᱟ ᱱᱤᱛᱚᱜ ᱫᱚᱵᱚᱱ ᱧᱮᱞᱟ ᱰᱟᱠ ᱯᱞᱮᱜᱽ ᱨᱩᱣᱟᱹ ᱨᱮᱭᱟᱜ ᱪᱤᱱᱦᱟᱹ ᱠᱚ ᱡᱤᱵᱽᱼᱡᱤᱭᱟᱹᱞᱤ ᱠᱚᱣᱟᱜ ᱥᱟᱱᱟᱢ ᱞᱮᱠᱟᱱ ᱨᱩᱣᱟᱹ ᱨᱮᱭᱟᱜ ᱪᱤᱱᱦᱟᱹ ᱞᱮᱠᱟᱜᱮ ᱱᱚᱣᱟ ᱨᱩᱣᱟᱹ ᱧᱟᱢᱮᱫ ᱠᱚ ᱜᱮᱰᱮ ᱫᱚ ᱯᱟᱹᱦᱤᱞ ᱨᱮ ᱡᱚᱢ ᱠᱚ ᱵᱟᱹᱜᱤᱭᱟ ᱫᱟᱜ ᱫᱚ ᱯᱚᱨᱦᱮᱠ ᱯᱚᱨᱦᱮᱠ ᱨᱮᱠᱚ ᱧᱩᱭᱟ ᱵᱤᱞᱤᱭᱮᱫ ᱠᱟᱱ ᱜᱮᱰᱮ ᱫᱚ ᱟᱪᱠᱟ ᱜᱮ ᱵᱤᱞᱤ ᱠᱚ ᱵᱟᱹᱜᱤᱭᱟ ᱜᱟᱹᱰᱭᱟᱹ ᱰᱩᱵᱦᱟᱜ ᱮᱢᱟᱱ ᱫᱟᱜ ᱨᱮ ᱵᱟᱠᱚ ᱯᱷᱮᱰ ᱞᱟᱹᱜᱤᱫᱚᱜᱼᱟ ᱢᱟᱨᱥᱟᱞ ᱥᱮᱡ ᱠᱚᱭᱚᱜ ᱠᱚ ᱵᱚᱛᱚᱨᱚᱜᱼᱟ ᱟᱨ ᱰᱷᱤᱨ ᱥᱚᱢᱚᱭ ᱢᱮᱫ ᱫᱚ ᱡᱟᱹᱯᱤᱫ ᱜᱮᱠᱚ ᱫᱚᱦᱚ ᱠᱟᱜᱼᱟ ᱢᱩ ᱢᱚᱪᱟ ᱟᱨ ᱢᱮᱫ ᱠᱷᱚᱱ ᱫᱟᱜ ᱡᱚᱨᱚᱜ ᱛᱟᱠᱚᱣᱟ ᱚᱱᱟ ᱛᱟᱭᱚᱢ ᱢᱮᱫ ᱨᱮ ᱵᱮᱸᱡᱟᱜ ᱧᱮᱞᱚᱜ ᱛᱟᱠᱚᱣᱟ ᱡᱟᱦᱟᱸ ᱠᱷᱟᱹᱛᱤᱨ ᱵᱟᱠᱚ ᱵᱮᱸᱜᱮᱫ ᱫᱟᱲᱮᱭᱟᱜᱼᱟ ᱢᱚᱡᱽ ᱛᱮ ᱵᱟᱠᱚ ᱛᱤᱸᱜᱩ ᱫᱟᱲᱮᱭᱟᱜᱼᱟ ᱟᱨ ᱠᱷᱚᱲᱮᱫ ᱠᱷᱚᱲᱮᱫ ᱠᱚ ᱛᱟᱲᱟᱢᱟ ᱵᱟᱹᱭ ᱵᱟᱹᱭ ᱛᱮ ᱦᱚᱴᱚᱜ ᱫᱚ ᱵᱚᱦᱚᱜ ᱥᱮᱫ ᱠᱚ ᱠᱩᱰᱵᱩᱨ ᱛᱟᱠᱚᱣᱟ ᱟᱨ ᱢᱩᱪᱟᱹᱫ ᱨᱮᱠᱚ ᱜᱩᱡᱩᱜᱼᱟ ᱛᱚᱵᱮ ᱡᱚᱛᱚ ᱥᱚᱢᱚᱭ ᱡᱚᱛᱚ ᱪᱤᱱᱦᱟᱹ ᱜᱮ ᱧᱮᱞᱚᱜᱼᱟ ᱚᱱᱠᱟᱱ ᱠᱟᱛᱷᱟ ᱫᱚ ᱵᱟᱝ ᱠᱟᱱᱟ ᱥᱚᱢᱚᱭ ᱥᱚᱢᱚᱭ ᱫᱚ ᱪᱤᱱᱦᱟᱹ ᱮᱦᱚᱵ ᱮᱦᱚᱵ ᱛᱮᱜᱮ ᱠᱚ ᱜᱩᱡᱩᱜᱼᱟ ᱱᱤᱛᱚᱜ ᱫᱚ ᱱᱚᱣᱟ ᱰᱟᱠ ᱯᱞᱮᱜᱽ ᱨᱩᱣᱟᱹ ᱨᱮᱭᱟᱜ ᱨᱟᱱ ᱢᱩᱨᱜᱟᱹᱱ ᱵᱟᱵᱚᱫ ᱵᱚᱱ ᱜᱟᱞᱢᱟᱨᱟᱣᱟ ᱥᱟᱱᱟᱢ ᱞᱮᱠᱟᱱ ᱵᱷᱟᱭᱨᱟᱥ ᱦᱚᱛᱮᱛᱮ ᱦᱩᱭᱩᱜ ᱠᱟᱱ ᱨᱩᱣᱟᱹ ᱞᱮᱠᱟᱜᱮ ᱰᱟᱠ ᱯᱞᱮᱜᱽ ᱨᱩᱣᱟᱹ ᱨᱮᱭᱟᱜ ᱡᱟᱦᱟᱱ ᱨᱟᱱ ᱢᱩᱨᱜᱟᱹᱱ ᱫᱚ ᱵᱟᱹᱱᱩᱜᱼᱟ ᱟᱫᱚ ᱰᱟᱠ ᱯᱞᱮᱜᱽ ᱨᱩᱣᱟᱹ ᱧᱟᱢ ᱞᱮᱠᱚ ᱠᱷᱟᱱ ᱩᱱᱠᱩᱣᱟᱜ ᱪᱮᱫ ᱞᱮᱠᱟ ᱪᱤᱱᱦᱟᱹ ᱧᱮᱞᱚᱜ ᱠᱟᱱᱟ ᱢᱮᱛᱟᱜ ᱢᱮ ᱥᱤᱢᱴᱚᱢ ᱧᱮᱞᱚᱜ ᱠᱟᱱᱟ ᱚᱱᱟ ᱦᱤᱥᱟᱹᱵ ᱛᱮ ᱨᱟᱱ ᱠᱚᱫᱚ ᱮᱢ ᱤᱫᱤᱜᱼᱟ ᱟᱨ ᱚᱱᱠᱟ ᱞᱮᱠᱟ ᱵᱮᱵᱚᱦᱟᱨ ᱦᱩᱭᱩᱜᱼᱟ ᱱᱚᱣᱟ ᱨᱩᱣᱟᱹ ᱠᱷᱚᱱ ᱵᱟᱧᱪᱟᱜ ᱨᱮᱭᱟᱜ ᱩᱯᱟᱹᱭ ᱫᱚ ᱮᱠᱮᱱ ᱟᱨ ᱮᱠᱮᱱ ᱴᱤᱠᱟᱹ ᱥᱮ ᱵᱷᱮᱠᱥᱤᱱ ᱜᱮ ᱰᱟᱠ ᱯᱞᱮᱠ ᱴᱤᱠᱟᱹ ᱫᱚ ᱯᱟᱹᱦᱤᱞ ᱫᱚᱢ ᱵᱟᱨ ᱦᱟᱯᱛᱟ ᱩᱢᱮᱨ ᱨᱮ ᱮᱢᱟ ᱠᱚ ᱦᱩᱭᱩᱜᱼᱟ ᱫᱚᱥᱟᱨ ᱫᱚᱢ ᱫᱚ ᱫᱚᱥ ᱦᱟᱯᱛᱟ ᱩᱢᱮᱨ ᱨᱮ ᱟᱨ ᱛᱮᱥᱟᱨ ᱫᱚᱢ ᱪᱚᱵᱵᱤᱥ ᱦᱟᱯᱛᱟ ᱩᱢᱮᱨ ᱨᱮ ᱮᱢᱟ ᱠᱚ ᱦᱩᱭᱩᱜᱼᱟ ᱟᱨ ᱚᱱᱟ ᱛᱟᱭᱚᱢ ᱫᱚ ᱵᱚᱪᱷᱚᱨ ᱨᱮ ᱵᱟᱨ ᱫᱚᱢ ᱠᱟᱛᱮ ᱮᱢ ᱤᱫᱤᱭᱟᱠᱚ ᱠᱷᱟᱱ ᱜᱮ ᱦᱩᱭᱩᱜᱼᱟ ᱱᱤᱛᱚᱜ ᱫᱚ ᱜᱮᱰᱮ ᱠᱚᱣᱟᱜ ᱫᱚᱥᱟᱨ ᱨᱩᱣᱟᱹ ᱵᱟᱵᱚᱫ ᱵᱚᱱ ᱜᱟᱞᱢᱟᱨᱟᱣᱟ ᱫᱚᱥᱟᱨ ᱨᱩᱣᱟᱹ ᱫᱚ ᱦᱩᱭᱩᱜ ᱠᱟᱱᱟ ᱰᱟᱠ ᱠᱚᱞᱮᱨᱟ ᱯᱟᱥᱪᱩᱨᱮᱞᱟ ᱢᱟᱞᱴᱳᱥᱮᱰᱟ ᱧᱩᱛᱩᱢᱟᱱ ᱵᱮᱠᱴᱮᱨᱤᱭᱟ ᱦᱚᱛᱮᱛᱮ ᱱᱚᱣᱟ ᱨᱩᱣᱟᱹ ᱫᱚ ᱦᱩᱭᱩᱜ ᱠᱟᱱᱟ ᱯᱩᱱ ᱦᱟᱯᱛᱟ ᱠᱷᱚᱱ ᱪᱮᱛᱟᱱ ᱩᱢᱮᱨ ᱨᱮᱱ ᱜᱮᱰᱮ ᱠᱚ ᱱᱚᱣᱟ ᱨᱩᱣᱟᱹ ᱫᱚ ᱧᱟᱢᱮᱫ ᱠᱚᱣᱟ ᱱᱚᱣᱟ ᱨᱩᱣᱟᱹ ᱫᱚ ᱟᱥᱚᱠᱟᱭᱛᱮ ᱡᱚᱛᱚᱱ ᱥᱮ ᱢᱮᱱᱮᱡᱽᱢᱮᱱᱴ ᱤᱭᱟᱹᱛᱮ ᱦᱩᱭᱩᱜ ᱠᱟᱱᱟ ᱡᱩᱫᱤ ᱴᱷᱤᱠ ᱞᱮᱠᱟ ᱜᱮᱰᱮ ᱡᱚᱛᱚᱱ ᱞᱮᱠᱚ ᱠᱷᱟᱱ ᱱᱚᱣᱟ ᱨᱩᱣᱟᱹ ᱫᱚ ᱵᱟᱝ ᱦᱩᱭᱩᱜ ᱛᱟᱠᱚᱣᱟ ᱟᱥᱚᱠᱟᱭᱛᱮ ᱱᱚᱣᱟ ᱨᱩᱣᱟᱹ ᱫᱚ ᱫᱟᱜ ᱠᱷᱚᱱ ᱦᱩᱭᱩᱜ ᱠᱟᱱᱟ ᱡᱟᱦᱟᱸ ᱫᱟᱜ ᱨᱮ ᱜᱮᱰᱮ ᱠᱚ ᱛᱟᱦᱮᱱ ᱠᱟᱱ ᱥᱮ ᱡᱟᱦᱟᱸ ᱫᱟᱜ ᱜᱮᱰᱮ ᱠᱚ ᱧᱩᱭᱮᱫ ᱠᱟᱱ ᱚᱱᱟ ᱥᱟᱯᱷᱟ ᱥᱟᱹᱯᱷᱤ ᱵᱟᱝ ᱛᱟᱦᱮᱱ ᱠᱷᱟᱱ ᱱᱚᱣᱟ ᱨᱩᱣᱟᱹ ᱫᱚ ᱧᱟᱢ ᱠᱚᱣᱟ ᱫᱮᱞᱟ ᱱᱤᱛᱚᱜ ᱫᱚ ᱱᱚᱣᱟ ᱰᱟᱠ ᱠᱚᱞᱮᱨᱟ ᱨᱩᱣᱟᱹ ᱨᱮᱭᱟᱜ ᱪᱤᱱᱦᱟᱹ ᱠᱚᱵᱚᱱ ᱧᱮᱞ ᱠᱟᱜ ᱜᱮ ᱯᱟᱹᱦᱤᱞ ᱨᱮ ᱡᱚᱢ ᱠᱚ ᱵᱟᱹᱜᱤᱭᱟ ᱨᱩᱣᱟᱹ ᱧᱟᱢ ᱠᱚᱣᱟ ᱢᱮᱛᱟᱜ ᱢᱮ ᱦᱚᱲᱢᱚ ᱨᱮᱭᱟᱜ ᱞᱚᱞᱚ ᱛᱮ ᱥᱮ ᱵᱚᱰᱤ ᱴᱮᱢᱯᱟᱨᱮᱪᱟᱨ ᱫᱚ ᱰᱷᱮᱨᱚᱜ ᱛᱟᱠᱚᱣᱟ ᱫᱟᱜ ᱛᱮᱛᱟᱝ ᱠᱚᱣᱟ ᱢᱮᱛᱟ ᱢᱮ ᱵᱟᱨ ᱵᱟᱨ ᱫᱟᱜ ᱠᱚ ᱧᱩ ᱞᱟᱹᱜᱤᱫᱚᱜᱼᱟ ᱢᱩ ᱢᱚᱪᱟ ᱠᱷᱚᱱ ᱫᱟᱜ ᱡᱚᱨᱚᱜ ᱛᱟᱠᱚᱣᱟ ᱴᱟᱺᱰᱤ ᱛᱮ ᱥᱮ ᱰᱟᱭᱨᱤᱭᱟ ᱧᱟᱢ ᱠᱚᱣᱟ ᱡᱟᱦᱟᱸ ᱫᱚ ᱦᱟᱹᱨᱭᱟᱹᱲ ᱜᱮ ᱧᱮᱞᱚᱜᱼᱟ ᱱᱚᱣᱟ ᱨᱩᱣᱟᱹ ᱰᱷᱮᱨ ᱫᱤᱱ ᱦᱩᱭ ᱞᱮᱱᱠᱷᱟᱱ ᱡᱟᱸᱜᱟ ᱩᱴᱤ ᱯᱷᱩᱞᱟᱹᱜ ᱛᱟᱠᱚᱣᱟ ᱡᱟᱦᱟᱸ ᱠᱷᱟᱹᱛᱤᱨ ᱢᱚᱡᱽ ᱛᱮ ᱵᱟᱠᱚ ᱛᱟᱲᱟᱢ ᱫᱟᱲᱮᱭᱟᱜᱼᱟ ᱟᱨ ᱪᱩᱯᱪᱟᱯ ᱠᱚ ᱛᱤᱸᱜᱩ ᱛᱷᱤᱨ ᱠᱚᱜᱼᱟ ᱟᱨ ᱱᱚᱝᱠᱟ ᱦᱩᱭ ᱤᱫᱤ ᱞᱮᱱᱠᱷᱟᱱ ᱢᱩᱪᱟᱹᱫ ᱨᱮ ᱜᱮᱰᱮ ᱫᱚᱠᱚ ᱜᱩᱡᱩᱜᱼᱟ ᱫᱤᱞᱟ ᱱᱤᱛᱚᱜ ᱫᱚ ᱨᱟᱱ ᱢᱩᱨᱜᱟᱹᱱ ᱥᱮ ᱴᱮᱠᱟᱣ ᱫᱟᱨᱟᱢ ᱯᱚᱱᱛᱷᱟ ᱵᱟᱵᱚᱫ ᱵᱚᱱ ᱜᱟᱞᱢᱟᱨᱟᱣᱟ ᱱᱚᱣᱟ ᱨᱩᱣᱟᱹ ᱧᱟᱢ ᱥᱟᱶ ᱥᱟᱶᱛᱮ ᱨᱟᱱ ᱮᱢᱟ ᱠᱚ ᱠᱷᱟᱱ ᱡᱟᱦᱟᱱ ᱢᱩᱥᱠᱤᱞᱟᱜ ᱫᱚ ᱵᱟᱹᱱᱩᱜᱼᱟ ᱱᱚᱣᱟ ᱨᱩᱣᱟᱹ ᱞᱟᱹᱜᱤᱫ ᱥᱟᱞᱯᱷᱟᱢᱮᱡᱟᱛᱷᱤᱱ ᱡᱟᱦᱟᱸ ᱫᱚ ᱛᱮᱛᱨᱤᱥ ᱫᱚᱥᱚᱢᱤᱠ ᱮᱠ ᱯᱟᱨᱥᱮᱱᱴ ᱦᱤᱥᱟᱹᱵ ᱫᱚ ᱛᱟᱦᱮᱱ ᱥᱮ ᱥᱟᱞᱯᱷᱟ ᱠᱩᱭᱱᱟᱠ ᱥᱟᱞᱤᱱ ᱨᱟᱱ ᱵᱮᱣᱦᱟᱨ ᱞᱮᱠᱷᱟᱱ ᱨᱩᱣᱟᱹ ᱠᱷᱚᱱ ᱜᱮᱰᱮ ᱵᱩᱱ ᱵᱟᱧᱪᱟᱣ ᱫᱟᱲᱮᱭᱟᱠᱚᱣᱟ ᱱᱚᱣᱟ ᱠᱤᱱ ᱵᱟᱨᱭᱟ ᱨᱟᱱ ᱢᱩᱫᱽᱨᱮ ᱡᱟᱦᱟᱸᱴᱟᱜ ᱨᱟᱱ ᱜᱮ ᱢᱚᱬᱮ ᱞᱤᱴᱟᱨ ᱧᱩ ᱫᱟᱜ ᱨᱮ ᱛᱤᱨᱤᱥ ᱮᱢ ᱮᱞ ᱨᱟᱱ ᱢᱮᱥᱟᱞ ᱦᱩᱭᱩᱜᱼᱟ ᱟᱨ ᱚᱱᱟ ᱫᱟᱜ ᱜᱮᱰᱮ ᱠᱚ ᱧᱩ ᱞᱟᱹᱜᱤᱫ ᱢᱤᱫ ᱦᱟᱯᱛᱟ ᱮᱢᱟ ᱠᱚ ᱦᱩᱭᱩᱜᱼᱟ ᱚᱱᱟ ᱪᱷᱟᱰᱟ ᱮᱱᱨᱳᱯᱷᱞᱚᱠᱥᱟᱥᱤᱱ ᱮᱨᱤᱛᱷᱨᱳᱢᱟᱭᱥᱤᱱ ᱮᱢᱟᱱ ᱨᱟᱱ ᱦᱚᱸ ᱵᱮᱣᱦᱟᱨ ᱜᱟᱱᱚᱜᱼᱟ ᱛᱚᱵᱮ ᱫᱤᱥᱟᱹᱭ ᱢᱟᱵᱚᱱ ᱰᱟᱠᱛᱟᱨ ᱠᱚ ᱥᱟᱶ ᱜᱟᱞᱢᱟᱨᱟᱣ ᱠᱟᱛᱮᱫ ᱜᱮ ᱨᱟᱱ ᱫᱚᱵᱚᱱ ᱵᱮᱣᱦᱟᱨ ᱢᱟ ᱚᱱᱟ ᱪᱷᱟᱰᱟ ᱠᱟᱛᱮ ᱱᱚᱣᱟ ᱨᱩᱣᱟᱹ ᱠᱷᱚᱱ ᱵᱟᱧᱪᱟᱣ ᱫᱚᱦᱚ ᱠᱚ ᱞᱟᱹᱜᱤᱫ ᱴᱤᱠᱟᱹ ᱥᱮ ᱵᱷᱮᱠᱥᱤᱱ ᱮᱢᱟ ᱠᱚᱫᱚ ᱟᱹᱰᱤ ᱡᱟᱹᱨᱩᱲ ᱜᱮᱭᱟ ᱯᱟᱹᱦᱤᱞ ᱴᱤᱠᱟᱹ ᱫᱚ ᱢᱤᱫ ᱠᱷᱚᱡ ᱵᱟᱨ ᱢᱟᱹᱦᱱᱟᱹ ᱩᱢᱮᱨ ᱨᱮ ᱫᱚᱥᱟᱨ ᱴᱤᱠᱟᱹ ᱫᱚ ᱯᱟᱹᱦᱤᱞ ᱴᱤᱠᱟᱹ ᱮᱢᱟ ᱠᱚ ᱠᱷᱚᱱ ᱢᱤᱫ ᱠᱷᱚᱡ ᱵᱟᱨ ᱢᱟᱹᱦᱱᱟᱹ ᱵᱷᱤᱛᱨᱤ ᱨᱮ ᱮᱢᱟ ᱠᱚ ᱦᱩᱭᱩᱜᱼᱟ ᱟᱨ ᱚᱱᱟ ᱛᱟᱭᱚᱢ ᱵᱚᱪᱷᱚᱨ ᱨᱮ ᱵᱟᱨᱫᱚᱢ ᱠᱟᱛᱮ ᱮᱢ ᱤᱫᱤᱭᱟᱠᱚ ᱠᱷᱟᱱ ᱜᱮ ᱦᱩᱭᱩᱜᱼᱟ ᱟᱨ ᱱᱚᱝᱠᱟᱛᱮ ᱟᱵᱚ ᱫᱚ ᱟᱵᱚᱨᱮᱱ ᱜᱮᱰᱮ ᱠᱚ ᱰᱟᱠ ᱠᱚᱞᱮᱨᱟ ᱨᱩᱣᱟᱹ ᱠᱷᱚᱱ ᱵᱟᱧᱪᱟᱣ ᱨᱮᱵᱚᱱ ᱫᱚᱦᱚ ᱫᱟᱲᱮᱭᱟᱠᱚᱣᱟ ᱫᱮᱞᱟ ᱱᱤᱛᱚᱜ ᱫᱚ ᱜᱮᱰᱮ ᱠᱚᱣᱟᱜ ᱛᱤᱥᱟᱨ ᱨᱩᱣᱟᱹ ᱵᱟᱵᱚᱫ ᱵᱚᱱ ᱜᱟᱞᱢᱟᱨᱟᱣᱟ ᱛᱤᱥᱟᱨ ᱨᱩᱣᱟᱹ ᱫᱚ ᱦᱩᱭᱩᱜ ᱠᱟᱱᱟ ᱟᱯᱞᱟᱴᱚᱠᱥᱤᱠᱳᱥᱤᱥ ᱱᱚᱣᱟ ᱨᱩᱣᱟᱹ ᱫᱚ ᱜᱮᱰᱮ ᱠᱚᱣᱟᱜ ᱡᱚᱢᱟᱜ ᱠᱷᱚᱱ ᱦᱩᱭᱩᱜ ᱠᱟᱱᱟ ᱜᱮᱰᱮ ᱵᱚᱱ ᱟᱹᱥᱩᱞᱮᱫ ᱠᱚ ᱠᱷᱟᱱ ᱜᱮᱰᱮ ᱡᱚᱢᱟᱜ ᱢᱤᱫ ᱨᱚᱜᱚᱲ ᱵᱚᱱ ᱧᱮᱞ ᱛᱩᱫᱟᱨᱚᱜ ᱢᱟ ᱩᱱᱠᱩᱣᱟᱜ ᱡᱚᱢᱟᱜ ᱫᱚ ᱡᱮᱢᱚᱱ ᱨᱚᱦᱚᱲ ᱜᱮ ᱛᱟᱦᱮᱱ ᱚᱱᱟ ᱥᱮᱫ ᱠᱷᱮᱭᱟᱞ ᱫᱚᱦᱚᱭ ᱦᱩᱭᱩᱜ ᱛᱟᱵᱚᱱᱟ ᱡᱩᱫᱤ ᱜᱮᱰᱮ ᱡᱚᱢᱟᱜ ᱩᱫᱟ ᱜᱮ ᱥᱮ ᱞᱚᱦᱚᱫ ᱞᱚᱦᱚᱫ ᱛᱟᱦᱮᱱ ᱠᱷᱟᱱ ᱚᱱᱟ ᱡᱚᱢᱟᱜ ᱨᱮ ᱯᱷᱟᱝᱜᱟᱥ ᱠᱚ ᱡᱟᱱᱟᱢᱚᱜᱼᱟ ᱱᱩᱠᱩ ᱯᱷᱟᱝᱜᱟᱥ ᱦᱚᱛᱮ ᱛᱮᱜᱮ ᱱᱚᱣᱟ ᱨᱩᱣᱟᱹ ᱫᱚ ᱦᱩᱭᱩᱜ ᱠᱟᱱᱟ ᱮᱱᱛᱮ ᱱᱩᱠᱩ ᱯᱷᱟᱝᱜᱟᱥ ᱦᱚᱛᱮ ᱛᱮ ᱜᱮᱰᱮ ᱡᱚᱢᱟᱜ ᱨᱮ ᱴᱚᱠᱥᱤᱱ ᱢᱮᱛᱟᱜ ᱢᱮ ᱢᱤᱫ ᱞᱮᱠᱟᱱ ᱵᱤᱥ ᱩᱰᱩᱠᱚᱜᱼᱟ ᱱᱚᱣᱟ ᱵᱤᱥ ᱥᱮ ᱴᱚᱠᱥᱤᱱ ᱨᱮᱭᱟᱜ ᱠᱚᱢ ᱯᱚᱨᱤᱢᱟᱱ ᱛᱮ ᱮᱴᱟᱜ ᱡᱤᱭᱟᱹᱞᱤ ᱠᱚᱣᱟᱜ ᱡᱟᱦᱟᱱ ᱚᱥᱩᱵᱤᱫᱷᱟ ᱵᱟᱝ ᱦᱩᱭᱩᱜ ᱨᱮᱦᱚᱸ ᱜᱮᱰᱮ ᱞᱟᱹᱜᱤᱫ ᱫᱚ ᱟᱹᱰᱤ ᱵᱚᱛᱚᱨᱟᱱ ᱜᱮᱭᱟ ᱟᱨ ᱱᱚᱝᱠᱟᱱ ᱡᱚᱢᱟᱜ ᱜᱮᱰᱮ ᱠᱚ ᱡᱚᱢ ᱞᱮᱠᱷᱟᱱ ᱢᱤᱫ ᱢᱤᱫ ᱛᱮ ᱜᱮᱰᱮ ᱠᱚ ᱜᱚᱡ ᱪᱟᱵᱟᱜᱼᱟ ᱜᱮᱰᱮ ᱡᱚᱢᱟᱜ ᱫᱚ ᱜᱮᱰᱮ ᱮᱢᱟ ᱠᱚ ᱞᱟᱦᱟ ᱫᱟᱜ ᱨᱮ ᱞᱚᱦᱚᱫ ᱠᱟᱛᱮ ᱜᱮ ᱮᱢᱟ ᱠᱚ ᱦᱩᱭᱩᱜᱼᱟ ᱢᱮᱱᱠᱷᱟᱱ ᱚᱱᱟ ᱫᱚ ᱵᱟᱨ ᱯᱮ ᱫᱤᱱ ᱞᱟᱦᱟ ᱠᱷᱚᱱ ᱞᱚᱦᱚᱫ ᱟᱠᱟᱱ ᱡᱮᱢᱚᱱ ᱟᱞᱚ ᱛᱟᱦᱮᱱ ᱟᱨ ᱵᱟᱝᱠᱷᱟᱱ ᱠᱷᱟᱹᱴᱤ ᱜᱮ ᱟᱯᱷᱞᱟᱴᱚᱠᱥᱤᱥ ᱨᱩᱣᱟᱹ ᱫᱚ ᱧᱟᱢ ᱠᱚᱣᱟ ᱛᱮᱦᱮᱧ ᱫᱚ ᱜᱮᱰᱮ ᱠᱚᱣᱟᱜ ᱨᱩᱣᱟᱹ ᱵᱟᱵᱚᱫ ᱵᱚᱱ ᱟᱸᱡᱚᱢ ᱠᱮᱫᱟ ᱜᱮᱰᱮ ᱨᱩᱣᱟᱹ ᱵᱟᱵᱚᱫ ᱟᱨᱦᱚᱸ ᱵᱟᱰᱟᱭ ᱞᱟᱹᱜᱤᱫ ᱠᱚᱢᱮᱱᱴ ᱵᱚᱠᱥ ᱨᱮ ᱟᱯᱮᱭᱟᱜ ᱠᱩᱠᱞᱤ ᱠᱚ ᱥᱚᱫᱚᱨ ᱛᱟᱵᱚᱱ ᱯᱮ ᱢᱟ ᱥᱟᱱᱟᱢ ᱠᱚ ᱟᱭᱢᱟ ᱟᱭᱢᱟ ᱥᱟᱨᱦᱟᱣ ᱟᱨ ᱡᱚᱦᱟᱨ